ᱱᱩᱭ ᱫᱚᱯᱮ ᱦᱤᱞᱤᱭᱟᱭᱟ ᱥᱮ ᱟᱫᱚ ᱯᱮ ᱫᱟᱹᱭᱟᱭᱟ ᱵᱟᱝᱟ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱟᱨ ᱢᱤᱫᱴᱟᱝ ᱱᱟᱣᱟ ᱵᱞᱚᱜ ᱛᱮ ᱟᱨ ᱱᱚᱣᱟ ᱵᱞᱚᱜ ᱨᱮ ᱧᱮᱞ ᱦᱚᱪᱚ ᱯᱮ ᱛᱟᱵᱚ ᱥᱤᱨᱤᱥ ᱵᱩᱱᱤ ᱟᱹᱛᱩ ᱨᱮ ᱚᱠᱟ ᱞᱮᱠᱟ ᱦᱟᱸᱜ ᱰᱷᱟᱹᱵᱩᱞ ᱞᱮ ᱪᱟᱞᱟᱣ ᱞᱮᱱᱟ ᱟᱨ ᱚᱠᱟ ᱞᱮᱠᱟ ᱵᱟᱹᱵᱩ ᱜᱤᱫᱽᱨᱟᱹ ᱦᱟᱸᱜ ᱠᱮᱢᱨᱟ ᱧᱚᱜ ᱠᱟᱜᱼᱟ ᱟᱨ ᱥᱮᱱᱚᱜ ᱥᱚᱢᱚᱭ ᱫᱚ ᱦᱟᱸᱜ ᱵᱟᱹᱧ ᱵᱮᱱᱟᱣ ᱞᱮᱜᱼᱟ ᱠᱟᱨᱚᱱ ᱫᱚ ᱟᱹᱰᱤ ᱵᱤᱡᱤ ᱵᱮᱥᱛᱚ ᱵᱷᱤᱛᱤᱨ ᱨᱮ ᱤᱧ ᱜᱤᱧ ᱦᱮᱱᱰᱮᱞ ᱞᱮᱫ ᱛᱟᱞᱮ ᱛᱟᱦᱮᱸ ᱫᱚ ᱛᱟᱢᱥᱟ ᱨᱮᱭᱟᱜ ᱡᱟᱦᱟᱸ ᱡᱤᱛᱠᱤ ᱚᱠᱚᱭ ᱠᱚ ᱩᱰᱩᱠᱚᱜ ᱠᱟᱱᱟ ᱚᱠᱚᱭ ᱵᱟᱠᱚ ᱩᱰᱩᱠᱚᱜ ᱠᱟᱱᱟ ᱟᱨ ᱟᱹᱰᱤ ᱟᱭᱢᱟ ᱦᱟᱱᱟ ᱱᱟᱣᱟ ᱪᱮᱫ ᱠᱚᱪᱚ ᱛᱩᱢᱫᱟᱜ ᱴᱟᱢᱟᱠ ᱠᱚ ᱟᱹᱜᱩ ᱥᱟᱱᱴᱷᱟᱣ ᱜᱟᱹᱰᱤ ᱵᱟᱞᱟ ᱠᱚ ᱯᱷᱳᱱ ᱵᱟᱲᱟ ᱟᱹᱰᱤ ᱨᱚᱠᱚᱢ ᱵᱮᱥᱛᱚ ᱵᱷᱤᱛᱤᱨ ᱨᱮ ᱛᱟᱦᱮᱸ ᱠᱷᱟᱹᱛᱤᱨ ᱮᱱᱟᱝ ᱵᱟᱹᱧ ᱢᱟᱱᱟᱣ ᱞᱮᱫᱼᱟ ᱟᱫᱚ ᱪᱮᱫ ᱞᱮᱠᱟᱱᱟᱜ ᱟᱭᱳᱡᱚᱱ ᱠᱚ ᱠᱚᱨᱟᱣ ᱞᱮᱫᱼᱟ ᱚᱡᱚᱭ ᱵᱟᱹᱵᱩ ᱛᱟᱠᱚ ᱥᱟᱶᱛᱮ ᱨᱟᱡᱮᱥ ᱦᱟᱸᱜ ᱚᱨᱜᱟᱱᱟᱭᱡᱟᱨ ᱥᱟᱶᱛᱮ ᱟᱹᱰᱤᱜᱟᱱ ᱟᱹᱛᱩ ᱠᱚᱲᱟ ᱠᱚᱠᱚ ᱛᱟᱦᱮᱸ ᱠᱟᱱ ᱜᱮᱭᱟ ᱛᱚ ᱚᱸᱰᱮᱱᱟᱜ ᱪᱤᱛᱟᱹᱨ ᱜᱮ ᱦᱟᱸᱜ ᱧᱮᱞ ᱧᱚᱜ ᱦᱚᱪᱚᱭᱮᱫ ᱯᱮᱭᱟ ᱟᱨ ᱱᱤᱛᱚᱜ ᱯᱷᱟᱭᱱᱟᱞᱤ ᱟᱠᱷᱲᱟ ᱥᱮᱴᱮᱨ ᱦᱩᱭ ᱠᱟᱛᱮ ᱟᱠᱷᱲᱟ ᱢᱟᱱᱚᱛ ᱦᱟᱸᱜ ᱦᱩᱭ ᱧᱚᱜᱚᱜ ᱠᱟᱱᱟ ᱟᱨ ᱱᱚᱰᱮ ᱟᱵᱚ ᱥᱟᱱᱛᱟᱲ ᱥᱟᱶᱛᱟ ᱨᱮᱭᱟᱜ ᱱᱟᱣᱟ ᱥᱮᱨᱢᱟ ᱢᱟᱱᱟᱣ ᱥᱟᱶᱛᱮ ᱱᱚᱰᱮ ᱵᱚᱸᱜᱟ ᱵᱩᱨᱩ ᱦᱟᱸᱜ ᱠᱚ ᱫᱚᱦᱚ ᱧᱚᱜ ᱞᱮᱫᱟ ᱟᱨ ᱚᱱᱟ ᱵᱚᱸᱜᱟ ᱵᱩᱨᱩ ᱴᱷᱟᱶ ᱨᱮᱜᱮ ᱜᱚᱰ ᱡᱚᱦᱟᱨ ᱵᱟᱲᱟ ᱠᱟᱛᱮ ᱟᱞᱮᱭᱟᱜ ᱠᱟᱹᱢᱤ ᱦᱚᱨᱟ ᱞᱮ ᱮᱛᱚᱦᱚᱵ ᱞᱟᱹᱜᱤᱫ ᱦᱟᱸᱜ ᱟᱨ ᱵᱟᱵᱟ ᱦᱚᱲ ᱠᱚᱫᱚ ᱱᱚᱜᱼᱚᱭ ᱦᱟᱸᱜ ᱞᱮ ᱜᱚᱰ ᱡᱚᱦᱟᱨ ᱦᱩᱭ ᱜᱚᱫ ᱠᱮᱜᱼᱟ ᱟᱨ ᱟᱭᱳ ᱦᱚᱲ ᱠᱚᱦᱚᱸ ᱚᱱᱠᱟᱜᱮ ᱵᱚᱞᱚ ᱠᱟᱛᱮ ᱠᱚ ᱜᱚᱰ ᱡᱚᱦᱟᱨ ᱵᱟᱲᱟ ᱜᱚᱫ ᱠᱮᱜᱼᱟ ᱟᱨ ᱤᱱᱟᱹ ᱛᱟᱭᱚᱢ ᱟᱞᱮᱭᱟᱜ

ᱟᱨ ᱚᱱᱠᱟᱱ ᱯᱨᱳᱜᱨᱟᱢ ᱜᱮ ᱟᱨᱦᱚᱸ ᱠᱚ ᱫᱚᱦᱚ ᱞᱮᱫ ᱛᱟᱦᱮᱸ ᱫᱚ ᱰᱷᱟᱹᱵᱩᱞ ᱛᱟᱢᱥᱟ ᱥᱟᱶᱛᱮ ᱜᱮᱰᱮ ᱥᱟᱵ ᱥᱯᱳᱨᱴᱥ ᱠᱚ ᱫᱚᱦᱚ ᱞᱮᱫ ᱛᱟᱦᱮᱸᱫ ᱟᱨ ᱜᱮᱰᱮ ᱥᱟᱵ ᱨᱮᱫᱚ ᱮᱠᱷᱮᱱ ᱟᱭᱳ ᱦᱚᱲ ᱠᱚᱜᱮ ᱠᱚ ᱯᱟᱨᱴᱤᱥᱤᱯᱮᱴ ᱞᱮᱫ ᱛᱟᱦᱮᱸᱫ ᱟᱨ ᱱᱩᱭ ᱧᱮᱞ ᱫᱟᱲᱮᱭᱟᱭ ᱠᱟᱱ ᱜᱮᱭᱟ ᱯᱮ ᱜᱮᱰᱮ ᱚᱱᱟ ᱦᱚᱸ ᱢᱮᱫ ᱫᱚ ᱦᱟᱸᱜ ᱠᱚ ᱛᱚᱞ ᱮᱥᱮᱫ ᱟᱠᱟᱫ ᱛᱟᱠᱚᱣᱟ ᱟᱨ ᱡᱳᱨ ᱥᱩᱨ ᱜᱮᱰᱮ ᱥᱟᱵ ᱠᱚ ᱪᱷᱩᱴᱟᱹᱣ ᱟᱠᱟᱱᱟ ᱟᱫᱚ ᱜᱮᱰᱮ ᱜᱮ ᱵᱟᱠᱚ ᱦᱟᱛᱟᱣ ᱧᱟᱢ ᱫᱟᱲᱮᱭᱟᱭ ᱠᱟᱱᱟ ᱟᱹᱰᱤ ᱜᱷᱟᱹᱲᱤᱡ ᱪᱷᱩᱴᱟᱹᱣ ᱯᱚᱨᱮ ᱛᱮᱦᱚᱸ ᱜᱮᱰᱮ ᱫᱚ ᱵᱟᱠᱚ ᱥᱟᱵ ᱫᱟᱲᱮᱭᱟᱫᱮ ᱜᱮᱭᱟ ᱵᱟᱠᱚ ᱯᱟᱱᱛᱮ ᱧᱟᱢ ᱫᱟᱲᱮᱭᱟᱫᱮ ᱜᱮᱭᱟ ᱩᱱᱟᱹᱝ ᱥᱟᱸᱜᱮ ᱟᱭᱳ ᱦᱚᱲ ᱢᱩᱪᱟᱹᱫ ᱨᱮ ᱚᱱᱠᱟᱜᱮ ᱨᱟᱛᱟ ᱠᱚᱲᱟ ᱞᱟᱹᱜᱤᱫ ᱦᱚᱸ ᱥᱩᱠᱨᱤ ᱦᱚᱯᱚᱱ ᱥᱟᱵ ᱠᱚ ᱫᱚᱦᱚ ᱞᱮᱫ ᱛᱟᱦᱮᱸᱫ ᱟᱨ ᱚᱱᱟ ᱦᱚᱸ ᱢᱮᱫ ᱦᱟᱣ ᱫᱚ ᱜᱟᱢᱪᱷᱟ ᱛᱮᱠᱚ ᱛᱚᱞ ᱟᱠᱟᱫ ᱠᱚ ᱛᱟᱦᱮᱸᱫ ᱟᱨ ᱢᱤᱫᱴᱟᱝ ᱵᱟᱹᱵᱩ ᱠᱚᱲᱟ ᱟᱹᱰᱤ ᱞᱚᱜᱚᱱᱮ ᱥᱟᱵ ᱠᱮᱫᱮᱭᱟ ᱚᱱᱟ ᱦᱚᱸ ᱢᱮᱫ ᱵᱮᱫ ᱠᱟᱛᱮ ᱩᱱᱤ ᱯᱮ ᱧᱮᱞ ᱫᱟᱲᱮᱭᱟᱭ ᱠᱟᱱ ᱜᱮᱭᱟ ᱜᱟᱢᱪᱷᱟ ᱛᱮᱠᱚ ᱛᱚᱞ ᱮᱥᱮᱫ ᱠᱟᱫᱮᱭᱟ ᱮᱱᱦᱚᱸ ᱟᱹᱰᱤ ᱩᱥᱟᱹᱨᱟ ᱫᱷᱟᱨᱟ ᱜᱮ ᱥᱟᱵ ᱠᱮᱫᱮᱭᱟ ᱟᱨ ᱱᱩᱭ ᱫᱚ ᱯᱮ ᱦᱤᱞᱤᱭᱟᱭᱟ ᱥᱮ ᱟᱫᱚ ᱯᱮ ᱫᱚᱭᱟᱭᱟ ᱰᱮᱱᱥ ᱯᱨᱳᱜᱨᱟᱢ ᱠᱚ ᱫᱚᱦᱚ ᱞᱮᱫ ᱛᱟᱦᱮᱱᱟ ᱟᱨ ᱟᱞᱮ ᱰᱮᱱᱥ ᱵᱟᱝᱟ ᱱᱩᱜ ᱱᱩᱭ ᱱᱟᱜ ᱟᱨ ᱱᱩᱭ ᱛᱟᱞᱟ ᱡᱟᱦᱟᱸᱭ ᱥᱟᱞᱟᱜ ᱯᱮ ᱯᱷᱳᱴᱳ ᱧᱚᱜᱚᱜ ᱠᱟᱱᱟ ᱩᱱᱤ ᱫᱚ ᱥᱮᱞᱯᱷᱤ ᱠᱚ ᱫᱚᱭᱟᱭᱟ ᱥᱮ ᱯᱮ ᱦᱤᱞᱤᱭᱟᱭᱟ ᱟᱨ ᱫᱟᱫᱟ ᱢᱟᱭ ᱜᱚᱡ ᱮᱱ ᱫᱚ ᱮᱴᱟᱜ